ᱤᱧᱟᱹᱜ ᱧᱩᱛᱩᱢ ᱫᱚ ᱰᱟᱠᱛᱟᱨ ᱥᱚᱢᱤᱨᱚᱱ ᱢᱟᱱᱰᱤ ᱤᱧ ᱫᱚ ᱵᱟᱸᱠᱩᱲᱟ ᱡᱮᱞᱟ ᱨᱮᱱᱟᱜ ᱨᱟᱱᱤᱵᱟᱸᱫᱷ ᱛᱷᱟᱱᱟ ᱠᱷᱚᱱᱤᱧ ᱦᱮᱡ ᱟᱠᱟᱱᱟ ᱱᱚᱣᱟ ᱟᱡᱚᱫᱤᱭᱟᱹ ᱵᱩᱨᱩ ᱥᱮᱸᱫᱽᱨᱟ ᱱᱚᱣᱟ ᱥᱩᱛᱟᱹᱱ ᱴᱟᱺᱰᱤ ᱠᱷᱚᱱ ᱥᱩᱛᱟᱹᱱ ᱴᱟᱺᱰᱤ ᱧᱮᱞ ᱠᱟᱛᱮ ᱛᱤᱦᱤᱧ ᱛᱤᱱᱟᱹᱜ ᱫᱩᱠᱤᱧ ᱵᱩᱡᱽ ᱠᱮᱫᱟ ᱟᱨ ᱥᱮᱸᱫᱽᱨᱟ ᱪᱮᱫ ᱠᱟᱱᱟ ᱱᱚᱣᱟ ᱢᱮᱱᱛᱮ ᱢᱤᱫ ᱵᱟᱨ ᱠᱟᱛᱷᱟ ᱟᱹᱰᱤ ᱠᱷᱟᱴᱚ ᱢᱟᱪᱷᱟᱛᱤᱧ ᱢᱮᱱ ᱫᱤᱠᱩ ᱠᱚ ᱟᱵᱚ ᱠᱚᱠᱚ ᱢᱮᱛᱟ ᱵᱚᱱ ᱠᱟᱱᱟ ᱥᱮᱸᱫᱽᱨᱟ ᱥᱮᱸᱫᱽᱨᱟ ᱥᱮᱸᱫᱽᱨᱟ ᱛᱮ ᱟᱯᱮ ᱫᱚ ᱡᱚᱛᱚ ᱵᱤᱨ ᱨᱮᱱ ᱡᱤᱵᱽ ᱡᱤᱭᱟᱹᱞᱤ ᱯᱮ ᱪᱟᱵᱟ ᱠᱮᱫ ᱠᱚᱣᱟ ᱥᱮᱸᱫᱽᱨᱟ ᱥᱮᱸᱫᱽᱨᱟ ᱛᱮ ᱟᱯᱮ ᱫᱚ ᱵᱤᱨ ᱨᱮᱱᱟᱜ ᱫᱟᱨᱮ ᱢᱩᱲᱩ ᱡᱷᱚᱛᱚ ᱯᱮ ᱪᱟᱵᱟ ᱠᱮᱫᱟ ᱢᱮᱱᱠᱷᱟᱱ ᱟᱵᱚ ᱡᱩᱫᱤ ᱱᱟᱜᱟᱢ ᱵᱚᱱ ᱧᱮᱞᱟ ᱥᱮ ᱟᱵᱚᱣᱟᱜ ᱱᱩᱠᱩ ᱟᱹᱫᱤᱵᱟᱹᱥᱤ ᱠᱚᱣᱟᱜ ᱠᱟᱞᱪᱟᱨ ᱵᱚᱱ ᱧᱮᱞᱟ ᱛᱟᱵᱚ ᱪᱮᱫ ᱵᱚᱱ ᱧᱮᱞᱟ ᱟᱨ ᱥᱮᱸᱫᱽᱨᱟ ᱢᱮᱱᱛᱮ ᱫᱚ ᱟᱵᱚ ᱫᱚ ᱪᱮᱫ ᱵᱚ ᱵᱩᱡᱟ ᱥᱮᱸᱫᱽᱨᱟ ᱢᱮᱱᱛᱮ ᱞᱟᱹᱭ ᱞᱮᱠᱷᱟᱱ ᱥᱮ ᱤᱝᱨᱮᱡᱤ ᱠᱟᱛᱷᱟ ᱦᱟᱱᱴ ᱢᱮᱱᱛᱮ ᱞᱟᱹᱭ ᱞᱮᱠᱷᱟᱱ ᱡᱮᱢᱚᱱ ᱥᱮᱸᱫᱽᱨᱟ ᱦᱚᱸ ᱵᱩᱡᱷᱟᱹᱜᱼᱟ ᱚᱱᱠᱟᱜᱮ ᱡᱟᱦᱟᱸ ᱡᱤᱱᱤᱥ ᱫᱚ ᱥᱚᱦᱚᱡ ᱛᱮ ᱵᱟᱢ ᱧᱟᱢ ᱮᱫᱟ ᱚᱱᱟ ᱯᱟᱸᱡᱟ ᱥᱮ ᱠᱚᱸᱭ ᱥᱮ ᱚᱱᱩᱥᱚᱱᱫᱷᱟᱱ ᱦᱚᱸ ᱵᱩᱡᱷᱟᱹᱜᱼᱟ ᱟᱫᱚ ᱥᱟᱱᱛᱟᱲ ᱠᱚᱫᱚ ᱧᱮᱞ ᱛᱟᱵᱚᱱ ᱯᱮ ᱱᱚᱣᱟ ᱥᱮᱸᱫᱽᱨᱟ ᱫᱚ ᱛᱤᱥ ᱠᱚ ᱥᱮᱸᱫᱽᱨᱟᱭᱟ ᱥᱮᱸᱫᱽᱨᱟᱭᱟ ᱠᱚ ᱟᱵᱚ ᱱᱚᱝᱠᱟ ᱵᱚ ᱞᱟᱹᱭᱟ ᱡᱮ ᱤᱧ ᱫᱚ ᱨᱟᱱᱤᱧ ᱥᱮᱸᱫᱽᱨᱟᱭᱮᱫᱟ ᱚᱠᱚᱭ ᱫᱚ ᱞᱟᱹᱭᱫᱟ ᱤᱧ ᱫᱚ ᱩᱱᱤᱧ ᱥᱮᱸᱫᱽᱨᱟᱭᱮ ᱠᱟᱱᱟ ᱱᱚᱣᱟ ᱢᱟᱱᱮ ᱫᱚ ᱦᱩᱭᱩᱜ ᱠᱟᱱᱟ ᱥᱮᱸᱫᱽᱨᱟ ᱨᱮᱱᱟᱜ ᱟᱹᱰᱤ ᱨᱚᱠᱚᱢ ᱢᱟᱱᱮ ᱢᱮᱱᱟᱜᱼᱟ ᱟᱵᱚ ᱫᱚ ᱥᱟᱱᱛᱟᱲ ᱠᱚᱵᱚ ᱧᱮᱞ ᱠᱚᱣᱟ ᱥᱮ ᱟᱹᱫᱤᱵᱟᱹᱥᱤ ᱠᱚᱵᱚ ᱧᱮᱞ ᱠᱚᱣᱟ ᱱᱚᱣᱟ ᱥᱮᱸᱫᱽᱨᱟ ᱠᱚᱫᱚ ᱥᱟᱫᱷᱟᱨᱚᱱᱛᱚ ᱵᱟᱹᱭᱥᱟᱹᱠᱷ ᱡᱮᱸᱴ ᱜᱮ ᱦᱩᱭᱩᱜᱼᱟ ᱪᱮᱫᱟᱜ ᱦᱩᱭᱩᱜᱼᱟ ᱢᱟᱜᱽ ᱯᱷᱟᱹᱜᱩᱱ ᱵᱚᱸᱜᱟ ᱡᱚᱠᱷᱚᱱ ᱫᱟᱨᱮ ᱥᱟᱠᱟᱢ ᱡᱚᱛᱚ ᱧᱩᱨ ᱪᱟᱵᱟᱜᱼᱟ ᱛᱟᱨᱯᱚᱨᱮ ᱱᱟᱣᱟ ᱥᱟᱠᱟᱢ ᱥᱟᱜᱮᱱᱚᱜᱼᱟ ᱩᱱ ᱥᱚᱢᱚᱭ ᱜᱮ ᱱᱚᱣᱟ ᱜᱮ ᱦᱩᱭᱩᱜᱼᱟ ᱟᱵᱚ ᱥᱟᱱᱟᱢ ᱦᱚᱲ ᱜᱮᱵᱚ ᱵᱟᱲᱟᱭᱟ ᱱᱚᱣᱟ ᱟᱹᱫᱤᱵᱟᱹᱥᱤ ᱠᱚ ᱡᱟᱱᱟᱢ ᱠᱷᱚᱱ ᱮᱵᱚᱝ ᱜᱩᱡᱩᱜ ᱫᱷᱟᱹᱨᱤᱡ ᱱᱚᱣᱟ ᱵᱤᱨ ᱵᱩᱨᱩ ᱫᱟᱨᱮ ᱱᱟᱹᱲᱤ ᱚᱛ ᱦᱟᱥᱟ ᱫᱟᱜ ᱥᱟᱞᱟᱜ ᱥᱟᱹᱜᱟᱹᱭ ᱢᱮᱱᱟᱜ ᱛᱟᱠᱚᱣᱟ ᱟᱵᱚ ᱡᱟᱱᱟᱢ ᱪᱷᱚᱴ ᱵᱚ ᱧᱮᱞᱟ ᱟᱵᱚ ᱫᱚ ᱟᱵᱚ ᱥᱮᱫᱟᱭ ᱫᱚ ᱱᱤᱛᱚᱜ ᱡᱚᱛᱚ ᱫᱤᱱ ᱱᱚᱣᱟ ᱮᱞᱳᱯᱮᱛᱷᱤ ᱦᱳᱢᱤᱭᱳᱯᱮᱛᱷᱤ ᱟᱹᱣᱨᱤ ᱦᱤᱡᱩᱜᱼᱟ ᱱᱚᱣᱟ ᱟᱵᱚ ᱵᱷᱟᱨᱚᱛ ᱫᱤᱥᱚᱢ ᱛᱮ ᱚᱱᱟ ᱢᱟᱲᱟᱝ ᱫᱚ ᱟᱵᱚᱨᱮᱱ ᱥᱟᱱᱛᱟᱲ ᱠᱚ ᱜᱤᱫᱽᱨᱟᱹ ᱡᱟᱱᱟᱢ ᱪᱷᱚᱴ ᱜᱮ ᱮᱠᱵᱟᱨᱮ ᱟᱛᱱᱟᱜ ᱥᱟᱠᱟᱢ ᱨᱮ ᱦᱟᱭᱞᱤ ᱮᱱᱴᱤᱵᱟᱭᱳᱴᱤᱠ ᱟᱱᱛᱟᱥ ᱠᱚ ᱦᱟᱞᱟᱝ ᱠᱚ ᱛᱟᱦᱮᱸᱫ ᱤᱱᱟᱹ ᱯᱚᱨᱮ ᱥᱟᱛ ᱫᱤᱱ ᱞᱮᱠᱟ ᱠᱚ ᱨᱟᱹᱥᱩᱱ ᱠᱚ ᱥᱩᱱᱩᱢ ᱠᱚ ᱚᱡᱚᱜ ᱠᱚ ᱛᱟᱦᱮᱸᱫ ᱥᱟ ᱨᱟᱹᱥᱩᱱ ᱠᱚ ᱡᱚᱢ ᱦᱚᱪᱚ ᱠᱚ ᱛᱟᱦᱮᱸᱫ ᱟᱨ ᱮᱠᱩᱥ ᱫᱤᱱ ᱞᱮᱠᱟ ᱤᱭᱟᱹ ᱥᱟᱥᱟᱝ ᱠᱚ ᱚᱡᱚᱜ ᱠᱚ ᱛᱟᱦᱮᱸᱫ ᱱᱚᱣᱟ ᱫᱚ ᱟᱹᱰᱤ ᱮᱱᱴᱤᱵᱟᱭᱳᱴᱤᱠ ᱨᱮᱱᱟᱜ ᱠᱟᱹᱢᱤ ᱠᱟᱱ ᱛᱟᱦᱮᱸᱫ ᱱᱚᱣᱟ ᱵᱚ ᱧᱮᱧᱟᱢ ᱠᱮᱫᱟ ᱟᱵᱚ ᱫᱚ ᱡᱟᱱᱟᱢ ᱪᱷᱚᱴ ᱱᱤᱭᱟᱹ ᱛᱮᱵᱚ ᱵᱚ ᱧᱮᱞᱟ ᱟᱵᱚ ᱫᱚ ᱪᱷᱟᱹᱴᱭᱟᱹᱨ ᱨᱮᱵᱚ ᱧᱮᱞᱟ ᱡᱮ ᱜᱤᱫᱽᱨᱟᱹ ᱟᱵᱚ ᱫᱚ ᱵᱚᱱ ᱡᱚᱢ ᱦᱚᱪᱚ ᱠᱚ ᱛᱟᱦᱮᱸᱫ ᱱᱤᱢ ᱫᱟᱠᱟ ᱱᱚᱣᱟ ᱨᱮᱫᱚ ᱠᱚ ᱧᱮᱞ ᱟᱠᱟᱫᱟ ᱥᱮᱫᱟᱭ ᱦᱚᱲ ᱢᱤᱫ ᱫᱤᱱ ᱡᱩᱫᱤ ᱢᱤᱫ ᱪᱩᱯᱩᱫ ᱱᱤᱢ ᱫᱟᱠᱟᱢ ᱡᱚᱢ ᱦᱚᱪᱚᱭᱟ ᱱᱚᱣᱟ ᱫᱚ ᱠᱤᱱᱛᱩ ᱟᱹᱰᱤ ᱮᱠᱴᱟ ᱨᱳᱜᱽ ᱨᱮᱱᱟᱜ ᱯᱨᱚᱛᱤᱨᱳᱫᱷᱮ ᱥᱨᱤᱥᱴᱤᱭᱟ ᱚᱱᱠᱟ ᱜᱮ ᱟᱵᱚ ᱵᱚ ᱧᱮᱞᱟ ᱵᱟᱯᱞᱟ ᱨᱮ ᱡᱮ ᱟᱵᱚ ᱫᱚ ᱥᱟᱛ ᱫᱤᱱ ᱫᱷᱚᱨᱮ ᱥᱮᱫᱟᱭ ᱫᱚ ᱵᱟᱹᱦᱩ ᱡᱟᱶᱟᱭ ᱵᱟᱱᱟ ᱦᱚᱲ ᱜᱮ ᱟᱵᱚ ᱫᱚ ᱥᱟᱥᱟᱝ ᱥᱩᱱᱩᱢ ᱵᱚᱱ ᱚᱡᱚᱜ ᱟᱹᱠᱤᱱ ᱛᱟᱦᱮᱸᱫ ᱱᱚᱣᱟ ᱫᱚ ᱡᱚᱥ ᱫᱚ ᱱᱚᱣᱟ ᱜᱮ ᱛᱟᱦᱮᱸ ᱠᱟᱱᱟ ᱩᱱᱠᱤᱱ ᱫᱚ ᱩᱱ ᱥᱚᱢᱚᱭ ᱱᱟᱱᱟ ᱨᱚᱠᱚᱢ ᱤᱱᱯᱷᱮᱠᱴ ᱡᱟᱛᱮ ᱟᱞᱚ ᱦᱩᱭ ᱟᱹᱠᱤᱱ ᱢᱟ ᱟᱵᱚ ᱵᱚᱱ ᱧᱮᱞᱟ ᱟᱵᱚᱣᱟᱜ ᱵᱟᱯᱞᱟ ᱨᱮ ᱵᱟᱯᱞᱟ ᱪᱷᱟᱢᱰᱟ ᱡᱟᱦᱟᱸ ᱵᱚᱱ ᱛᱚᱞᱟ ᱩᱞ ᱥᱟᱠᱟᱢ ᱩᱞ ᱰᱷᱟᱹᱣᱨᱟᱹ ᱥᱟᱨᱡᱚᱢ ᱰᱷᱟᱹᱣᱨᱟᱹ ᱛᱟᱨᱯᱚᱨᱮ ᱦᱩᱭᱩᱜ ᱠᱟᱱᱟ ᱦᱮᱸᱥᱮᱡ ᱥᱮᱠᱨᱮᱡ ᱢᱟᱛᱠᱚᱢ ᱪᱷᱟᱲᱟ ᱟᱵᱚᱣᱟᱜ ᱵᱟᱯᱞᱟ ᱵᱟᱝ ᱦᱩᱭᱩᱜᱼᱟ ᱟᱨᱦᱚᱸ ᱟᱵᱚ ᱵᱚᱱ ᱧᱮᱞᱟ ᱜᱚᱡ ᱜᱩᱨ ᱞᱮᱠᱷᱟᱱ ᱵᱚᱱ ᱟᱵᱚ ᱫᱚ ᱥᱟᱠᱟᱢ ᱯᱷᱩᱲᱩᱜ ᱫᱚ ᱦᱩᱭᱩᱜ ᱠᱟᱱᱟ ᱥᱟᱨᱡᱚᱢ ᱟᱨ ᱠᱩᱞᱦᱤ ᱢᱩᱪᱟᱹᱫ ᱨᱮ ᱟᱵᱚ ᱫᱚ ᱛᱮᱨᱮᱞ ᱠᱷᱩᱱᱴᱤ ᱪᱷᱟᱲᱟ ᱟᱵᱚᱣᱟᱜ ᱫᱚ ᱱᱟᱹᱭ ᱛᱮ ᱤᱫᱤ ᱵᱟᱝ ᱜᱟᱱᱚᱜᱼᱟ ᱟᱵᱚ ᱡᱮ ᱡᱟᱦᱟᱸ ᱱᱚᱣᱟ ᱡᱟᱝ ᱵᱟᱦᱟ ᱵᱚᱱ ᱟᱹᱛᱩᱭᱟ ᱚᱱᱟ ᱫᱚ ᱠᱤᱱᱛᱩ ᱟᱵᱚᱣᱟᱜ ᱵᱤᱥᱮᱥ ᱵᱤᱥᱮᱥ ᱱᱟᱹᱭ ᱨᱮ ᱪᱷᱟᱲᱟ ᱟᱹᱛᱩ ᱫᱚ ᱵᱟᱝ ᱜᱟᱱᱚᱜᱼᱟ ᱛᱟᱦᱚᱞᱮ ᱟᱵᱚ ᱵᱚᱱ ᱧᱮᱞ ᱠᱮᱫᱟ ᱡᱟᱱᱟᱢ ᱠᱷᱚᱱ ᱜᱩᱡᱩᱜ ᱫᱷᱟᱹᱨᱤᱡ ᱟᱵᱚᱣᱟᱜ ᱱᱚᱣᱟ ᱠᱚ ᱞᱟᱹᱠᱛᱤ ᱢᱮᱱᱟᱜᱼᱟ ᱟᱫᱚ ᱞᱟᱹᱠᱛᱤ ᱥᱚᱢᱚᱭ ᱡᱩᱫᱤ ᱵᱤᱨ ᱛᱮᱢ ᱪᱟᱞᱟᱜᱼᱟ ᱱᱚᱣᱟ ᱠᱚ ᱡᱮᱢᱚᱱ ᱡᱚᱠᱷᱚᱱ ᱵᱚᱱ ᱚᱥᱩᱥᱛᱷᱚ ᱞᱮᱱᱠᱷᱟᱱ ᱨᱟᱱ ᱞᱟᱜᱟᱜᱼᱟ ᱟᱫᱚ ᱡᱚᱠᱷᱚᱱᱮᱢ ᱚᱥᱩᱥᱛᱷᱚ ᱩᱱ ᱡᱩᱫᱤ ᱨᱟᱱ ᱛᱮᱢ ᱪᱟᱞᱟᱜᱼᱟ ᱟᱢ ᱫᱚ ᱠᱟᱹᱠᱷᱩᱣᱟᱹ ᱛᱮ ᱪᱟᱞᱟᱜ ᱟᱢ ᱵᱤᱨ ᱨᱮ ᱚᱠᱟᱨᱮᱢ ᱯᱟᱸᱡᱟᱭᱟ ᱚᱱᱟᱛᱮ ᱱᱩᱠᱩ ᱥᱟᱱᱛᱟᱲ ᱠᱚᱫᱚ ᱚᱱᱟ ᱵᱟᱹᱭᱥᱟᱹᱠᱷ ᱨᱮ ᱡᱷᱮᱸᱴ ᱨᱮ ᱡᱚᱠᱷᱚᱱ ᱞᱮᱜᱮᱡ ᱞᱮᱜᱮᱡ ᱥᱟᱠᱟᱢ ᱡᱟᱱᱟᱢᱚᱜᱼᱟ ᱩᱱᱜᱮ ᱵᱤᱨ ᱛᱮᱠᱚ ᱵᱚᱞᱚᱱᱟ ᱵᱤᱵᱷᱤᱱᱱᱚ ᱵᱤᱨ ᱨᱮ ᱢᱤᱫᱴᱟᱝ ᱢᱤᱫᱴᱟᱝ ᱠᱚ ᱰᱮᱴ ᱟᱠᱟᱫᱟ ᱚᱱᱟ ᱵᱤᱨ ᱨᱮᱠᱚ ᱥᱮᱸᱫᱽᱨᱟᱭᱟ ᱟᱫᱚ ᱥᱮᱸᱫᱽᱨᱟ ᱢᱩᱪᱟᱹᱫ ᱠᱟᱛᱮ ᱩᱱᱠᱩ ᱫᱚ ᱡᱚᱠᱷᱚᱱ ᱥᱩᱛᱟᱹᱱ ᱴᱟᱺᱰᱤ ᱨᱮᱠᱚ ᱦᱤᱡᱩᱜᱼᱟ ᱚᱸᱰᱮ ᱠᱚ ᱥᱟᱸᱰᱮ ᱡᱷᱟᱥᱟᱱᱟ ᱦᱚᱲ ᱠᱚ ᱞᱟᱹᱭᱟ ᱚᱠᱟ ᱜᱟᱨᱢᱟᱨᱟᱜ ᱟᱠᱚ ᱚᱠᱟ ᱵᱩᱨᱩ ᱨᱮ ᱚᱠᱟ ᱡᱤᱱᱤᱥ ᱵᱚ ᱧᱟᱢ ᱠᱮᱫᱟ ᱥᱮ ᱚᱠᱟ ᱫᱷᱟᱨᱮ ᱧᱟᱢᱮᱱᱟ ᱟᱫᱚ ᱚᱱᱟ ᱠᱚ ᱥᱟᱞᱟ ᱜᱚᱴᱟᱭ ᱛᱮ ᱮᱲᱮ ᱠᱷᱟᱱ ᱞᱟᱹᱠᱛᱤ ᱚᱱᱩᱡᱟᱭᱤ ᱚᱱᱟ ᱫᱷᱟᱨᱮ ᱩᱱᱠᱩ ᱠᱚ ᱪᱟᱞᱟᱣ ᱫᱟᱲᱮᱭᱟᱜᱼᱟ ᱱᱤᱭᱟᱹ ᱜᱮ ᱛᱟᱠᱚ ᱢᱟᱨᱟᱝ ᱡᱚᱥ ᱟᱫᱚ ᱟᱵᱚ ᱫᱚ ᱫᱤᱠᱩ ᱫᱚᱠᱚ ᱢᱮᱛᱟ ᱵᱚᱱ ᱠᱟᱱᱟ ᱟᱵᱚ ᱜᱮ ᱵᱟᱝᱢᱟ ᱟᱵᱚ ᱵᱤᱨ ᱵᱚ ᱪᱟᱵᱟ ᱠᱮᱫᱟ ᱤᱧ ᱫᱩᱧ ᱞᱟᱹᱭᱟ ᱵᱤᱨ ᱫᱚᱠᱚ ᱪᱟᱵᱟ ᱠᱮᱫᱟ ᱵᱤᱨ ᱢᱟᱦᱟᱡᱚᱱ ᱟᱨ ᱪᱚᱨᱟ ᱪᱤᱠᱟᱹᱨ ᱠᱚ ᱪᱟᱵᱟ ᱠᱮᱫᱟ ᱱᱚᱣᱟ ᱨᱮᱱ ᱪᱮᱬᱮ ᱪᱩᱯᱲᱤ ᱠᱚ ᱪᱟᱠᱟᱯ ᱪᱟᱵᱟ ᱠᱮᱫ ᱠᱚᱣᱟ ᱱᱤᱭᱟᱹ ᱫᱚ ᱦᱩᱭᱮᱱ ᱛᱟᱵᱚᱱᱟ ᱟᱵᱚ ᱥᱟᱱᱟᱢ ᱥᱮᱸᱫᱽᱨᱟ ᱨᱮᱱᱟᱜ ᱠᱟᱛᱷᱟ ᱠᱤᱱᱛᱩ ᱟᱡᱚᱫᱤᱭᱟᱹ ᱵᱩᱨᱩ ᱥᱮᱸᱫᱽᱨᱟ ᱫᱚ ᱟᱞᱟᱜ ᱜᱮᱭᱟ ᱟᱵᱚ ᱥᱟᱱᱟᱢ ᱦᱚᱲ ᱜᱮ ᱵᱚ ᱵᱚᱱᱟᱭᱟ ᱟᱫᱚ ᱵᱤᱨ ᱡᱩᱫᱨᱩ ᱥᱮᱸᱫᱽᱨᱟ ᱪᱟᱞᱟᱜ ᱠᱷᱟᱱ ᱫᱚ ᱩᱱ ᱥᱚᱢᱚᱭ ᱫᱚ ᱟᱭᱩ ᱦᱚᱲᱟᱜ ᱥᱮ ᱟᱡ ᱨᱮᱱ ᱵᱟᱹᱦᱩ ᱦᱚᱲᱟᱜ ᱵᱟᱹᱦᱩᱣᱟᱜ ᱢᱮᱲᱦᱮᱫ ᱥᱟᱠᱟᱢ ᱜᱚᱡ ᱠᱟᱛᱮ ᱪᱟᱞᱟᱜ ᱪᱮᱫᱟᱜ ᱮ ᱪᱟᱞᱟᱜ ᱱᱚᱣᱟ ᱨᱮᱱᱟᱜ ᱠᱤᱱᱛᱩ ᱟᱹᱰᱤ ᱢᱟᱨᱟᱝ ᱱᱟᱜᱟᱢ ᱦᱮᱱᱟᱜᱼᱟ ᱟᱹᱰᱤ ᱠᱷᱟᱴᱚ ᱢᱟᱪᱷᱟ ᱛᱤᱧ ᱞᱟᱹᱭᱟ ᱱᱚᱣᱟ ᱟᱡᱚᱫᱤᱭᱟᱹ ᱵᱩᱨᱩ ᱨᱮ ᱥᱮᱫᱟᱭ ᱫᱚ ᱟᱹᱰᱤ ᱥᱮᱫᱟᱭ ᱠᱷᱚᱱ ᱟᱵᱚ ᱵᱚ ᱱᱚᱰᱮ ᱵᱚ ᱥᱮᱸᱫᱽᱨᱟᱭ ᱛᱟᱦᱮᱸᱫ ᱡᱮᱢᱚᱱ ᱱᱚᱣᱟ ᱱᱚᱣᱟ ᱵᱩᱨᱩ ᱨᱮ ᱥᱟᱱᱟᱢᱟᱜ ᱞᱮᱠᱟᱱ ᱡᱚ ᱵᱤᱞᱤ ᱧᱟᱢᱚᱜ ᱛᱟᱦᱮᱸᱫ ᱨᱟᱱ ᱢᱩᱨᱜᱟᱹᱱ ᱧᱟᱢᱚᱜ ᱛᱟᱦᱮᱸᱫ ᱚᱱᱟᱛᱮ ᱟᱹᱰᱤ ᱫᱩᱞᱟᱹᱲ ᱠᱟᱛᱮ ᱟᱹᱰᱤ ᱡᱚᱛᱚᱱ ᱠᱟᱛᱮ ᱟᱵᱚ ᱦᱚᱲ ᱠᱚ ᱧᱩᱛᱩᱢᱟᱜ ᱛᱟᱦᱮᱸᱫ ᱟᱭᱳᱫᱮᱭᱟ ᱟᱭᱳᱫᱮᱭᱟ ᱠᱷᱚᱱ ᱡᱚᱛᱚ ᱟᱵᱚ ᱥᱟᱱᱟᱢᱟᱜ ᱡᱚᱛᱚᱱ ᱡᱚᱜᱟᱣ ᱵᱚᱱ ᱧᱟᱢ ᱛᱟᱦᱮᱸᱫ ᱛᱚᱣᱟ ᱠᱚ ᱫᱟᱦᱮ ᱠᱚ ᱚᱱᱠᱟ ᱜᱮ ᱱᱚᱣᱟ ᱵᱩᱨ ᱠᱷᱚᱱ ᱟᱵᱚ ᱡᱚᱛᱚ ᱵᱚᱱ ᱧᱟᱢ ᱛᱟᱦᱮᱸᱫ ᱚᱱᱠᱟ ᱜᱮ ᱡᱚᱠᱷᱚᱱ ᱟᱵᱚ ᱟᱵᱚ ᱥᱟᱱᱟᱢ ᱦᱚᱲ ᱜᱮᱵᱚ ᱵᱟᱲᱟᱭᱟ ᱟᱡᱚᱫᱤᱭᱟᱹ ᱵᱩᱨᱩ ᱥᱮᱸᱫᱽᱨᱟ ᱫᱚ ᱵᱩᱫᱽᱫᱷᱚ ᱯᱩᱨᱱᱤᱢᱟ ᱦᱩᱭᱩᱜᱼᱟ ᱪᱮᱫᱟᱜ ᱵᱩᱫᱽᱫᱷᱚ ᱯᱩᱨᱱᱤᱢᱟ ᱚᱱᱟ ᱠᱚ ᱫᱤᱠᱩ ᱠᱚ ᱢᱮᱞᱟ ᱩᱱᱤ ᱫᱚ ᱚᱝ ᱥᱮᱱᱟᱜ ᱫᱷᱚᱨᱚᱢ ᱮ ᱯᱨᱚᱪᱟᱨ ᱞᱮᱫᱟ ᱢᱮᱱᱠᱷᱟᱱ ᱩᱱᱤ ᱚᱝ ᱥᱮᱱᱟᱜ ᱫᱷᱚᱨᱚᱢ ᱞᱮ ᱪᱮᱫᱟᱜ ᱡᱤᱵᱽ ᱦᱚᱛᱛᱟ ᱦᱩᱭᱩᱜ ᱠᱟᱱᱟ ᱱᱚᱣᱟ ᱟᱵᱚ ᱵᱤᱨᱩᱫᱽ ᱨᱮ ᱢᱤᱫᱴᱟᱝ ᱟᱹᱰᱤ ᱢᱟᱨᱟᱝ ᱚᱵᱡᱮᱠᱥᱚᱱ ᱛᱟᱠᱚ ᱟᱫᱚ ᱤᱧᱤᱧ ᱞᱟᱹᱭᱟ ᱱᱚᱣᱟ ᱨᱮ ᱟᱹᱰᱤ ᱛᱟᱭᱚᱢ ᱢᱟᱨᱟᱝ ᱢᱮᱱᱟᱜᱼᱟ ᱤᱧᱟᱹᱜ ᱠᱟᱛᱷᱟ ᱫᱚ ᱵᱟᱝ ᱠᱟᱱᱟ ᱱᱚᱣᱟ ᱫᱚ ᱱᱟᱜᱟᱢ ᱨᱮᱱᱟᱜ ᱠᱟᱛᱷᱟ ᱢᱮᱱᱟᱜᱼᱟ ᱵᱩᱫᱽᱫᱷᱚ ᱫᱷᱚᱨᱢᱚ ᱡᱟᱦᱟᱸᱭ ᱯᱨᱚᱪᱟᱨ ᱞᱮᱫ ᱛᱟᱵᱚᱱᱟ ᱵᱩᱫᱽᱫᱷᱚ ᱫᱮᱵᱽ ᱩᱱᱤ ᱫᱚ ᱩᱱᱤᱭᱟᱜ ᱫᱷᱚᱨᱚᱢ ᱦᱚᱸ ᱛᱟᱦᱮᱸ ᱠᱟᱱᱟ ᱚᱦᱤᱝᱥᱟ ᱯᱚᱨᱮ ᱛᱮ ᱟᱡ ᱜᱚᱡ ᱯᱚᱨᱮ ᱛᱮ ᱩᱱᱤᱭᱟᱜ ᱫᱚᱠᱷᱚ ᱥᱤᱝᱦᱟᱥᱚᱱ ᱫᱚᱠᱷᱚᱞ ᱞᱟᱹᱜᱤᱫ ᱟᱹᱰᱤ ᱨᱚᱠᱚᱢ ᱵᱷᱟᱜᱽ ᱦᱩᱭ ᱠᱟᱱᱟ ᱢᱚᱦᱟᱡᱟᱱ ᱦᱤᱱᱡᱟᱱ ᱱᱚᱝᱠᱟ ᱟᱹᱰᱤ ᱠᱤᱪᱷᱩ ᱦᱩᱭ ᱠᱟᱛᱮ ᱞᱟᱥᱴ ᱨᱮ ᱱᱚᱣᱟ ᱵᱩᱫᱽᱫᱷᱚ ᱫᱷᱚᱨᱢᱚ ᱫᱚ ᱦᱤᱝᱥᱟ ᱨᱮᱫᱚ ᱚᱦᱤᱝᱥᱟ ᱨᱮᱫᱚ ᱵᱟᱝ ᱛᱟᱦᱮᱸ ᱞᱮᱱᱟ ᱦᱤᱝᱥᱟ ᱨᱮ ᱦᱮᱡ ᱮᱱᱟ ᱦᱤᱝᱥᱟ ᱨᱮ ᱦᱮᱡ ᱮᱱᱟ ᱱᱩᱱ ᱥᱚᱢᱚᱭ ᱱᱚᱝᱠᱟ ᱠᱚ ᱪᱤᱱᱛᱟᱹ ᱵᱷᱟᱵᱽᱱᱟ ᱠᱮᱫᱟ ᱡᱟᱦᱟᱸᱭ ᱵᱩᱫᱽᱫᱷᱚ ᱫᱷᱚᱨᱢᱚ ᱯᱨᱚᱪᱟᱨ ᱠᱮᱫᱟ ᱡᱟᱦᱟᱸᱭ ᱡᱟᱦᱟᱸ ᱛᱤᱱᱟᱹᱜ ᱡᱤᱵᱽ ᱡᱤᱭᱟᱹᱞᱤ ᱜᱚᱡ ᱫᱟᱲᱮᱭᱟᱭᱟ ᱩᱱᱤ ᱩᱱᱟᱹᱜ ᱫᱷᱚᱱ ᱫᱩᱨᱤᱵ ᱦᱩᱭᱩᱜ ᱛᱟᱭᱟ ᱞᱟᱦᱟ ᱫᱚ ᱱᱩᱠᱩ ᱫᱚ ᱢᱟᱨᱟᱛᱢᱚᱠ ᱢᱟᱨᱟᱛᱢᱚᱠ ᱵᱚᱸᱜᱟ ᱠᱚ ᱪᱤᱱᱛᱟᱹ ᱠᱮᱫ ᱠᱚ ᱩᱞᱟᱭ ᱪᱚᱸᱰᱮ ᱠᱩᱞᱟᱭ ᱪᱚᱸᱰᱮ ᱨᱟᱭ ᱯᱮᱱᱤ ᱡᱟᱦᱟᱸᱭ ᱫᱚ ᱦᱚᱲ ᱠᱚ ᱡᱚᱢ ᱠᱚᱣᱟ ᱯᱚᱨᱚᱵᱚᱨᱛᱤ ᱠᱷᱮᱛᱨᱮ ᱱᱩᱠᱩ ᱫᱚ ᱫᱷᱚᱨᱚᱢ ᱯᱨᱚᱪᱟᱨ ᱧᱩᱛᱩᱢ ᱠᱟᱛᱮ ᱞᱟᱹᱭ ᱫᱟᱠᱚ ᱡᱟᱦᱟᱸᱭ ᱜᱮ ᱦᱚᱲᱮ ᱵᱚᱸᱜᱟ ᱠᱚ ᱩᱱᱤᱭᱟᱜ ᱫᱷᱚᱱ ᱫᱩᱨᱤᱵ ᱵᱮᱥᱤᱜ ᱛᱟᱭᱟ ᱚᱱᱟᱛᱮ ᱱᱩᱠᱩ ᱫᱚ ᱦᱚᱲ ᱠᱚ ᱵᱚᱸᱜᱟ ᱠᱚ ᱮᱦᱚᱵ ᱮᱱᱟ ᱟᱫᱚ ᱟᱵᱚ ᱥᱟᱱᱛᱟᱲ ᱠᱚᱫᱚ ᱟᱠᱚᱣᱟᱜ ᱫᱷᱚᱨᱚᱢ ᱠᱚ ᱫᱚᱦᱚᱭ ᱞᱟᱹᱜᱤᱫ ᱛᱮ ᱱᱚᱣᱟ ᱫᱷᱚᱨᱚᱢ ᱵᱟᱠᱚ ᱵᱟᱛᱟᱣ ᱞᱮᱫ ᱛᱟᱦᱮᱸ ᱚᱱᱟᱛᱮ ᱩᱱᱠᱩ ᱫᱚ ᱥᱟᱱᱛᱟᱲ ᱠᱚᱣᱟᱜ ᱡᱚᱛᱚ ᱠᱚ ᱞᱩᱴᱯᱟᱴ ᱠᱟᱛᱮ ᱥᱟᱱᱛᱟᱲ ᱠᱩᱲᱤ ᱦᱚᱯᱚᱱ ᱠᱚ ᱨᱟᱦᱟᱡᱟᱹᱱᱤ ᱠᱚᱛᱮ ᱱᱚᱝᱠᱟ ᱫᱷᱚᱱ ᱫᱩᱨᱤᱵ ᱡᱚᱛᱚ ᱠᱚ ᱨᱚᱡ ᱠᱟᱛᱮ ᱥᱟᱱᱛᱟᱲ ᱜᱚᱡ ᱠᱚ ᱮᱦᱚᱵ ᱮᱱᱟ ᱡᱚᱛᱚ ᱠᱷᱚᱱ ᱵᱤᱥᱤ ᱫᱚᱠᱚ ᱜᱚᱡᱮᱫ ᱠᱷᱟᱱ ᱫᱚ ᱵᱩᱫᱽᱫᱷᱚ ᱯᱩᱨᱱᱤᱢᱟ ᱜᱮ ᱱᱚᱣᱟ ᱢᱟᱴᱷᱟ ᱵᱩᱨᱩ ᱪᱮᱛᱟᱱ ᱨᱮ ᱚᱱᱟᱛᱮ ᱥᱟᱱᱟᱢ ᱯᱟᱨᱜᱟᱱᱟ ᱠᱚ ᱢᱟᱹᱡᱷᱤ ᱵᱟᱵᱟ ᱠᱚ ᱱᱚᱣᱟ ᱟᱵᱚ ᱫᱤᱥᱚᱢ ᱨᱮᱱ ᱠᱚ ᱢᱤᱫ ᱮᱱᱛᱮ ᱠᱚ ᱜᱟᱞᱢᱟᱨᱟᱣ ᱜᱚᱴᱟ ᱠᱮᱫᱟ ᱫᱮ ᱟᱵᱚ ᱫᱚ ᱪᱤᱠᱟᱹ ᱛᱮᱵᱚ ᱵᱟᱧᱪᱟᱜᱼᱟ ᱛᱟᱦᱚᱞᱮ ᱟᱵᱚ ᱫᱚ ᱩᱱ ᱫᱚ ᱠᱷᱮᱨᱣᱟᱞ ᱵᱚ ᱛᱟᱦᱮᱸ ᱠᱟᱱᱟ ᱟᱵᱚ ᱠᱷᱮᱨᱣᱟᱞ ᱢᱩᱫᱽᱨᱮ ᱥᱟᱨᱱᱤ ᱟᱹᱰᱤ ᱦᱚᱲ ᱜᱮᱠᱚ ᱪᱟᱞᱟᱣᱮᱱᱟ ᱚᱱᱟ ᱫᱷᱚᱨᱚᱢ ᱛᱮ ᱟᱫᱚ ᱟᱵᱚ ᱫᱚ ᱵᱟᱵᱚ ᱪᱟᱞᱟᱣ ᱮᱱᱛᱮ ᱟᱵᱚ ᱫᱚ ᱥᱟᱶᱛᱮ ᱟᱛᱮ ᱱᱚᱣᱟ ᱫᱷᱚᱨᱚᱢ ᱟᱛᱮ ᱜᱮᱵᱚ ᱛᱟᱦᱮᱸᱭᱮᱱ ᱛᱮ ᱚᱱᱟ ᱛᱮᱠᱚ ᱞᱟᱹᱭᱫᱟ ᱥᱟᱶ ᱥᱟᱶᱛᱮ ᱵᱚᱱ ᱛᱟᱦᱮᱸᱭᱮᱱ ᱛᱮ ᱥᱟᱱᱛᱟᱲ ᱟᱫᱚ ᱮᱱ ᱦᱤᱞᱳᱜ ᱟᱵᱚ ᱚᱱᱟ ᱟᱡᱚᱫᱤᱭᱟᱹ ᱵᱩᱨᱩ ᱥᱮᱸᱫᱽᱨᱟ ᱞᱟᱦᱟ ᱦᱤᱞᱳᱜ ᱚᱨᱛᱷᱟᱛ ᱯᱩᱨᱱᱤᱢᱟ ᱦᱤᱞᱳᱜ ᱫᱚ ᱞᱟᱦᱟ ᱫᱤᱱ ᱨᱮ ᱟᱵᱚ ᱫᱚᱵᱚ ᱢᱟᱱᱮ ᱵᱩᱨᱩ ᱞᱟᱛᱟᱨ ᱨᱮᱵᱚᱱ ᱡᱟᱣᱨᱟᱜᱼᱟ ᱟᱨ ᱵᱷᱳᱨ ᱛᱮᱵᱚᱱ ᱚᱸᱰᱮ ᱵᱚᱱ ᱫᱮᱡᱚᱜᱼᱟ ᱛᱟᱞᱟ ᱧᱤᱫᱟᱹ ᱵᱚ ᱡᱮᱫᱚᱜᱼᱟ ᱠᱟᱨᱚᱱ ᱩᱱ ᱥᱚᱢᱚᱭ ᱜᱮ ᱵᱮᱥᱤ ᱠᱚ ᱵᱚᱸᱜᱟ ᱠᱚ ᱛᱟᱦᱮᱸᱫ ᱟᱫᱚ ᱚᱱᱟᱛᱮ ᱟᱵᱚ ᱫᱚ ᱚᱱᱟ ᱩᱱ ᱥᱚᱢᱚᱭ ᱵᱚ ᱪᱟᱞᱟᱣ ᱠᱟᱛᱮ ᱩᱱᱠᱩ ᱡᱟᱦᱟᱸᱭ ᱠᱚ ᱵᱚᱸᱜᱟᱭᱮᱫ ᱠᱚ ᱛᱟᱦᱮᱸᱫ ᱟᱵᱚ ᱫᱚ ᱩᱱᱠᱩ ᱡᱷᱚᱛᱚ ᱦᱚᱲ ᱵᱚᱱ ᱵᱚᱸᱜᱟ ᱠᱮᱫ ᱠᱚᱣᱟ ᱛᱩᱧ ᱠᱮᱫ ᱠᱚᱣᱟ ᱵᱚᱱ ᱜᱚᱡ ᱠᱮᱫᱟ ᱮᱠᱢᱟᱛᱨᱚ ᱥᱟᱱᱛᱟᱲ ᱠᱚ ᱠᱚᱲᱟ ᱦᱚᱯᱚᱱ ᱫᱚ ᱚᱱᱟ ᱵᱤᱨᱩᱫᱽᱫᱷᱚ ᱨᱮᱜᱮ ᱵᱚᱱ ᱡᱤᱛᱠᱟᱹᱨ ᱞᱮᱱᱟ ᱡᱤᱛᱟᱹᱣ ᱠᱟᱛᱮ ᱟᱵᱚ ᱥᱩᱱᱫᱟᱹᱨ ᱴᱟᱺᱰᱤ ᱵᱚ ᱦᱮᱡ ᱞᱮᱫᱟ ᱚᱸᱰᱮ ᱵᱚ ᱟᱞᱳᱪᱚᱱᱟ ᱫᱷᱚᱨᱚᱢ ᱨᱮᱱᱟᱜ ᱵᱚᱱ ᱟᱞᱳᱪᱚᱱᱟ ᱞᱮᱫᱟ ᱟᱫᱚ ᱱᱚᱣᱟ ᱵᱤᱨ ᱵᱷᱩᱢᱤ ᱢᱮᱱᱛᱮ ᱵᱚᱱ ᱜᱷᱳᱥᱚᱱᱟ ᱞᱮᱫᱟ ᱚᱱᱟᱛᱮ ᱯᱨᱚᱛᱤ ᱵᱚᱪᱷᱚᱨ ᱜᱮᱵᱚᱱ ᱱᱩᱱ ᱢᱟᱨᱟᱝ ᱞᱟᱹᱲᱦᱟᱹᱭ ᱨᱮᱵᱚᱱ ᱡᱤᱛᱠᱟᱹᱨ ᱞᱮᱱᱛᱮ ᱱᱚᱣᱟ ᱞᱟᱹᱲᱦᱟᱹᱭ ᱨᱮᱵᱚᱱ ᱨᱩᱣᱟᱹᱲᱟ ᱥᱮ ᱵᱟᱵᱚ ᱨᱩᱣᱟᱹᱲᱟ ᱛᱟᱨ ᱴᱷᱤᱠᱟᱹ ᱵᱟᱹᱱᱩᱜᱼᱟ ᱚᱱᱟᱛᱮ ᱵᱚᱱ ᱱᱚᱣᱟ ᱨᱮᱵᱚᱱ ᱡᱤᱛᱠᱟᱹᱨ ᱞᱮᱱᱟ ᱪᱟᱞᱟᱣ ᱥᱚᱢᱚᱭ ᱟᱵᱚ ᱫᱚ ᱱᱚᱰᱮ ᱠᱷᱚᱱ ᱢᱟᱲᱟᱨ ᱵᱟᱦᱟᱲ ᱟᱨ ᱪᱟᱢᱯᱟ ᱦᱚᱸ ᱵᱚᱱ ᱤᱫᱤ ᱛᱚᱨᱟ ᱞᱮᱫᱟ ᱟᱵᱚ ᱫᱚ ᱡᱟᱸᱜᱟ ᱠᱚ ᱟᱹᱨᱩᱵ ᱠᱟᱛᱮ ᱟᱵᱚ ᱠᱚ ᱟᱛᱟᱝ ᱫᱟᱨᱟᱢ ᱞᱮᱫ ᱵᱚᱱᱟ ᱟᱫᱚ ᱚᱱᱟ ᱛᱮᱜᱮ ᱱᱚᱣᱟ ᱫᱚ ᱟᱵᱚ ᱴᱷᱮᱱ ᱫᱚ ᱟᱹᱰᱤ ᱢᱟᱨᱟᱝ ᱜᱩᱨᱩᱛᱛᱚ ᱦᱩᱭᱩᱜ ᱢᱮᱱᱟᱜᱼᱟ ᱱᱚᱣᱟ ᱫᱚ ᱟᱵᱚ ᱵᱟᱧᱪᱟᱣ ᱛᱮᱜᱮ ᱦᱩᱭᱩᱜᱼᱟ ᱢᱮᱱᱠᱷᱟᱱ ᱛᱤᱦᱤᱧ ᱟᱵᱚ ᱡᱟᱦᱟᱸ ᱵᱚᱱ ᱧᱮᱞ ᱠᱮᱫᱟ ᱱᱮᱥ ᱡᱟᱦᱟᱸᱧ ᱧᱮᱞ ᱠᱮᱫᱟ ᱱᱚᱰᱮ ᱟᱵᱚ ᱟᱭᱢᱟ ᱦᱚᱲ ᱟᱵᱚ ᱛᱤᱱᱟᱹᱜ ᱥᱟᱱᱛᱟᱲ ᱵᱟᱵᱚ ᱦᱮᱡ ᱠᱟᱱᱟ ᱛᱟᱱ ᱠᱷᱚᱱ ᱮᱴᱟᱜ ᱡᱟᱹᱛ ᱠᱚᱠᱚ ᱦᱮᱡ ᱠᱟᱱᱟ ᱩᱱᱠᱩ ᱫᱚ ᱮᱴᱟᱜ ᱮᱴᱟᱜ ᱨᱚᱠᱚᱢ ᱠᱚ ᱨᱚᱨᱚᱲ ᱠᱟᱱᱟ ᱮᱴᱟᱜ ᱠᱚ ᱞᱟᱹᱭᱫᱟ ᱟᱵᱚ ᱴᱷᱮᱱ ᱟᱵᱚ ᱡᱟᱦᱟᱸ ᱨᱮᱱ ᱵᱚᱱ ᱥᱩᱛᱟᱹᱱ ᱴᱟᱺᱰᱤ ᱢᱮᱱᱛᱮ ᱵᱚᱱ ᱧᱩᱢ ᱠᱟᱫᱟ ᱥᱮ ᱚᱲᱟᱜ ᱠᱚ ᱡᱩᱛ ᱠᱟᱜ ᱵᱚᱱᱟ ᱚᱸᱰᱮ ᱵᱟᱠᱚ ᱮᱱᱮᱡ ᱥᱮᱨᱮᱧ ᱦᱚᱪᱚᱣᱟᱜ ᱵᱚᱱᱟ ᱵᱟᱠᱚ ᱜᱟᱞᱢᱟᱨᱟᱣ ᱦᱚᱪᱚᱣᱟᱜ ᱵᱚᱱᱟ ᱚᱱᱟᱛᱮ ᱟᱹᱫᱤᱵᱟᱹᱥᱤ ᱠᱚ ᱱᱤᱛᱚᱜ ᱡᱩᱢᱤᱫᱚᱜ ᱨᱮᱱᱟᱜ ᱚᱠᱛᱚ ᱥᱮᱴᱮᱨ ᱟᱠᱟᱱ ᱛᱟᱠᱚᱣᱟ ᱡᱩᱫᱤ ᱵᱟᱵᱚ ᱵᱩᱡᱟ ᱟᱫᱚ ᱵᱚ ᱪᱟᱵᱟᱜᱼᱟ ᱡᱚᱦᱟᱨ ᱜᱮ